ᱡᱚᱦᱟᱨ ᱜᱮ ᱜᱟᱛᱮ ᱠᱚ ᱥᱟᱹᱜᱩᱱ ᱥᱟᱸᱫᱮᱥ ᱞᱟᱭᱤᱵᱽ ᱤᱭᱩᱴᱩᱵᱽ ᱪᱮᱱᱮᱞ ᱯᱟᱦᱴᱟ ᱥᱮᱫ ᱠᱷᱚᱱ ᱥᱟᱱᱟᱢ ᱠᱚᱜᱮ ᱥᱟᱹᱜᱩᱱ ᱫᱟᱨ ᱛᱤᱦᱤᱧ ᱡᱟᱦᱟᱸ ᱥᱟᱛᱟᱢ ᱟᱛᱮᱧ ᱥᱮᱴᱮᱨ ᱟᱠᱟᱱ ᱛᱟᱵᱚᱱᱟ ᱱᱚᱣᱟ ᱫᱚ ᱦᱩᱭᱩᱜ ᱠᱟᱱᱟ ᱰᱤᱵᱳᱨᱥ ᱥᱮ ᱥᱟᱠᱟᱢ ᱚᱲᱮᱡ ᱮᱴᱟᱜ ᱡᱟᱹᱛᱤᱭᱟᱜ ᱡᱮᱢᱚᱱ ᱵᱚᱱ ᱵᱟᱲᱟᱭᱟ ᱰᱤᱵᱳᱨᱥ ᱢᱮᱱᱟᱜᱼᱟ ᱚᱱᱠᱟ ᱜᱮ ᱟᱵᱚ ᱥᱟᱱᱛᱟᱲ ᱥᱚᱢᱟᱡᱽ ᱨᱮᱱᱟᱜ ᱱᱤᱭᱚᱢ ᱱᱮᱢᱟᱪᱟᱨ ᱞᱮᱠᱟ ᱛᱮᱫᱚ ᱥᱟᱠᱟᱢ ᱚᱲᱮᱡ ᱵᱟᱯᱞᱟ ᱠᱟᱛᱮᱫ ᱛᱤᱱ ᱢᱟᱥ ᱦᱩᱭ ᱟᱠᱟᱱᱟ ᱤᱱᱟᱹ ᱵᱷᱤᱛᱨᱤ ᱨᱮᱜᱮ ᱥᱟᱠᱟᱢ ᱚᱲᱮᱡ ᱢᱩᱨᱥᱤᱫᱟᱵᱟᱫᱽ ᱡᱮᱞᱟ ᱨᱮᱱᱟᱜ ᱥᱟᱜᱚᱨᱫᱤᱜᱷᱤ ᱵᱞᱚᱠ ᱨᱮᱱᱟᱜ ᱫᱚᱦᱟᱞ ᱪᱚᱠᱠᱚᱨ ᱟᱹᱛᱩ ᱨᱮᱱ ᱫᱚ ᱠᱩᱲᱤ ᱠᱟᱱᱟᱭ ᱟᱨ ᱢᱩᱨᱥᱤᱫᱟᱵᱟᱫᱽ ᱡᱮᱞᱟ ᱵᱷᱤᱛᱨᱤ ᱨᱮᱜᱮ ᱥᱟᱜᱚᱨᱫᱤᱜᱷᱤ ᱵᱞᱚᱠ ᱨᱮᱱᱟᱜ ᱞᱮᱞᱦᱩᱱᱰᱟᱸᱜᱟ ᱟᱹᱛᱩ ᱨᱮᱱ ᱫᱚ ᱠᱚᱲᱟ ᱠᱟᱱᱟᱭ ᱱᱩᱠᱤᱱᱟᱜ ᱜᱮ ᱛᱤᱱ ᱢᱟᱥ ᱵᱟᱯᱞᱟ ᱛᱟᱭᱚᱢ ᱥᱟᱠᱟᱢ ᱚᱲᱮᱡ ᱨᱮᱱᱟᱜ ᱪᱮᱫ ᱫᱚᱨᱠᱟᱨ ᱦᱩᱭᱮᱱᱟ ᱥᱮ ᱱᱚᱣᱟ ᱨᱮᱱᱟᱜ ᱛᱤᱱᱟᱹᱜ ᱜᱟᱱ ᱞᱟᱹᱠᱛᱤ ᱢᱮᱱᱟᱜᱼᱟ ᱱᱚᱣᱟ ᱜᱮᱵᱚᱱ ᱧᱮᱞᱟ ᱱᱚᱣᱟ ᱵᱷᱤᱰᱤᱭᱳ ᱨᱮ ᱛᱚ ᱫᱮᱞᱟ ᱵᱚᱱ ᱛᱟᱦᱚᱞᱮ ᱱᱚᱣᱟ ᱵᱷᱤᱰᱤᱭᱳ ᱵᱚᱱ ᱮᱦᱚᱵ ᱠᱟᱜ ᱜᱮ ᱟᱨ ᱱᱚᱣᱟ ᱵᱷᱤᱰᱤᱭᱳ ᱡᱟᱹᱥᱛᱤ ᱡᱟᱹᱥᱛᱤ ᱥᱮᱭᱟᱨ ᱛᱟᱵᱚᱱ ᱯᱮ ᱟᱨ ᱠᱚᱢᱮᱱᱴ ᱛᱟᱵᱚᱱ ᱯᱮ ᱟᱨ ᱥᱟᱹᱜᱩᱱ ᱥᱟᱸᱫᱮᱥ ᱞᱟᱭᱤᱵᱷ ᱤᱭᱩᱴᱩᱵᱽ ᱪᱮᱱᱮᱞ ᱫᱚ ᱥᱟᱵᱥᱠᱨᱟᱭᱤᱵᱽ ᱛᱟᱵᱚᱱ ᱯᱮ